ᱵᱷᱟᱵᱽᱱᱟ ᱫᱚ ᱪᱮᱫ ᱦᱚᱸ ᱵᱟᱝᱟ ᱩᱱᱤ ᱠᱚᱲᱟ ᱛᱟᱞᱮ ᱫᱤᱱ ᱜᱮ ᱵᱩᱞᱩᱜ ᱠᱟᱱᱟᱭ ᱵᱩᱞ ᱠᱟᱛᱮ ᱦᱤᱡᱩᱜ ᱠᱟᱱᱛᱮ ᱫᱤᱱ ᱜᱮ ᱚᱲᱟᱜ ᱠᱚᱨᱮ ᱫᱚᱢᱮ ᱫᱟᱞᱮᱫ ᱞᱮᱭᱟᱭ ᱟᱨ ᱫᱟᱞ ᱠᱟᱛᱮ ᱵᱟᱹᱦᱩ ᱠᱚᱦᱚᱸ ᱡᱚᱛᱚᱭ ᱞᱟᱜᱟ ᱧᱤᱨ ᱪᱟᱵᱟ ᱠᱮᱫ ᱠᱚᱣᱟ ᱜᱚᱴᱟ ᱞᱤᱧ ᱢᱟᱱᱥᱤᱠ ᱵᱟᱲᱟ ᱠᱮᱜᱼᱟ ᱵᱩᱞ ᱜᱮᱭᱟ ᱵᱟᱹᱧ ᱪᱷᱟᱰᱟᱣ ᱫᱟᱲᱮᱭᱟᱫᱮ ᱚᱱᱟᱜᱤᱧ ᱩᱭᱦᱟᱹᱨᱮᱜᱼᱟ ᱜᱟᱰᱟ ᱯᱟᱨᱚᱢ ᱥᱚᱢᱚᱭ ᱞᱟᱯᱟᱲᱤᱭᱮ ᱵᱩᱞᱩᱜ ᱠᱟᱱ ᱛᱟᱦᱮᱸᱫ ᱛᱟᱨ ᱚᱠᱟᱨᱮ ᱚᱡᱷᱟᱭ ᱧᱟᱢ ᱠᱮᱛᱮ ᱟᱫᱚ ᱱᱮᱛᱟᱨ ᱫᱚ ᱵᱟᱭ ᱵᱩᱞᱩᱜ ᱠᱟᱱᱟ ᱵᱟᱹᱜᱤ ᱩᱛᱟᱹᱨ ᱠᱮᱜᱼᱟᱭ ᱛᱚᱵᱮ ᱥᱚᱢᱚᱭ ᱚᱠᱟᱨᱮ ᱵᱮᱥ ᱮᱱᱟᱭ ᱚᱸᱰᱮ ᱜᱮ ᱥᱮᱱᱚᱜ ᱦᱩᱭᱩᱜᱼᱟ ᱛᱚᱵᱮ

ᱟᱢ ᱱᱚᱛᱮ ᱨᱮᱢ ᱠᱟᱹᱢᱤ ᱠᱟᱱᱟ ᱤᱧ ᱢᱟ ᱵᱮᱥ ᱜᱤᱧ ᱧᱮᱞᱮᱫ ᱢᱮᱭᱟ ᱟᱨᱦᱚᱸ ᱚᱠᱟ ᱞᱮᱠᱟ ᱠᱚ ᱞᱟᱹᱭᱮᱜᱼᱟ ᱚᱠᱟ ᱞᱮᱠᱟ ᱵᱟᱹᱵᱩ ᱠᱚ ᱞᱟᱹᱭᱮᱜᱼᱟ ᱦᱳᱭ ᱪᱮᱛᱟᱱ ᱢᱟ ᱨᱩᱣᱟᱹ ᱨᱮᱢ ᱛᱷᱟᱠᱟᱣ ᱞᱮᱱᱟ ᱟᱨ ᱟᱹᱰᱤ ᱡᱳᱨᱮᱢ ᱨᱩᱣᱟᱹᱜ ᱠᱟᱱ ᱛᱟᱦᱮᱸᱫ ᱟᱨᱦᱚᱸ ᱟᱫᱷᱟᱱ ᱦᱚᱲ ᱫᱚᱠᱚ ᱢᱮᱱᱮᱜᱼᱟ ᱵᱟᱝ ᱠᱟᱛᱷᱟ ᱱᱩᱭ ᱫᱚᱭ ᱜᱚᱡ ᱮᱱᱟ ᱚᱠᱚᱭ ᱠᱟ ᱵᱟᱹᱵᱩ ᱚᱱᱠᱟ ᱠᱚ ᱢᱮᱱᱮᱜᱼᱟ ᱦᱳᱭ ᱢᱟᱨᱟᱝ ᱵᱟ ᱦᱚᱲ ᱠᱚ ᱞᱟᱹᱭᱮᱜᱼᱟ ᱥᱚᱢᱟᱭ ᱢᱟ ᱫᱤᱱ ᱜᱮ ᱵᱩᱞ ᱨᱮᱜᱮ ᱛᱟᱦᱮᱸᱭᱮᱱᱮ ᱟᱨ ᱟᱡ ᱵᱟᱵᱟ ᱢᱟ ᱰᱷᱤᱞᱟᱹᱣ ᱠᱮᱫᱮ ᱨᱟᱱ ᱜᱮ ᱵᱟᱭ ᱨᱟᱱ ᱞᱮᱫᱮ ᱥᱟᱹᱨᱤ ᱠᱟᱛᱷᱟ ᱫᱚ ᱥᱟᱹᱨᱤ ᱜᱮ ᱥᱚᱢᱟᱭ ᱢᱟ ᱫᱤᱱ ᱜᱮ ᱵᱩᱞ ᱜᱮ ᱛᱟᱦᱮᱱ ᱠᱟᱱ ᱫᱤᱱ ᱜᱮ ᱵᱩᱞ ᱜᱮ ᱛᱚᱵᱮ ᱪᱤᱠᱟᱹᱛᱮ ᱟᱹᱠᱤᱞ ᱫᱚ ᱦᱮᱡ ᱟᱫᱮᱭᱟ ᱩᱱᱟᱹᱝ ᱵᱩᱞᱩ ᱦᱚᱲ ᱟᱹᱨᱩᱭᱮᱱ ᱛᱮ ᱟᱢ ᱫᱚᱭ ᱵᱮᱥ ᱠᱮᱫ ᱢᱮᱭᱟ ᱯᱟᱞᱮ ᱵᱟᱰᱟᱭ ᱠᱟᱛᱮ ᱜᱮ ᱵᱟᱢ ᱞᱟᱹᱭᱮᱜᱼᱟ ᱢᱟᱨᱟᱝ ᱵᱟ ᱞᱟᱹᱭ ᱢᱮᱥᱮ ᱢᱟᱨᱟᱝ ᱵᱟ ᱤᱧ ᱦᱚᱸ ᱚᱥᱩᱵᱤᱫᱷᱟ ᱠᱷᱟᱹᱛᱤᱨ ᱜᱤᱧ ᱦᱮᱡ ᱟᱠᱟᱱᱟ ᱵᱟᱝᱟ ᱵᱟᱹᱵᱩ ᱤᱧ ᱫᱚ ᱪᱮᱫ ᱦᱚᱸ ᱵᱟᱹᱧ ᱵᱟᱲᱟᱭᱟ ᱤᱧ ᱢᱟ ᱢᱚᱱᱮ ᱢᱚᱱᱮ ᱛᱮ ᱨᱩᱣᱟᱹ ᱡᱟᱞᱟ ᱛᱮᱜᱮ ᱵᱚᱸᱜᱟ ᱵᱩᱨᱩ ᱴᱷᱮᱱᱤᱧ ᱱᱮᱦᱚᱨᱚᱜ ᱢᱟᱨᱟᱝ ᱵᱩᱨᱩ ᱴᱷᱮᱱᱤᱧ ᱢᱮᱱ ᱞᱮᱫ ᱛᱟᱦᱮᱸᱫ ᱨᱩᱣᱟᱹ ᱨᱟᱵᱟᱝ ᱠᱷᱚᱱ ᱵᱮᱥ ᱠᱟᱹᱧ ᱢᱮ ᱜᱤᱫᱽᱨᱟᱹ ᱛᱤᱧ ᱵᱩᱜᱤ ᱰᱟᱦᱟᱨ ᱛᱮ ᱟᱹᱭᱩᱨ ᱠᱟᱭ ᱛᱤᱧ ᱢᱟᱨᱟᱝ ᱵᱩᱨᱩ ᱴᱷᱮᱱ ᱱᱮᱦᱚᱨᱚᱜ ᱛᱟᱦᱮᱸᱫ ᱦᱳ ᱴᱷᱤᱠ ᱜᱮᱭᱟ ᱵᱟᱹᱵᱩ ᱛᱤᱠᱤᱱᱤᱧ ᱠᱩᱞᱤ ᱠᱤᱱᱟ ᱤᱧᱦᱚᱸ ᱱᱚᱣᱟ ᱠᱟᱛᱷᱟ ᱫᱚ ᱵᱟᱹᱧ ᱞᱟᱹᱭ ᱠᱮᱭᱟ ᱡᱟᱦᱩ ᱠᱟᱛᱷᱟ ᱧᱮᱞᱚᱜ ᱠᱟᱱᱟ ᱦᱟᱺᱰᱤ ᱯᱟᱹᱨᱣᱟᱹ ᱜᱮ ᱵᱟᱭ ᱧᱩᱭᱮᱜᱼᱟ ᱦᱟᱺᱰᱤ ᱯᱟᱹᱨᱣᱟᱹ ᱧᱩ ᱫᱚᱭ ᱵᱟᱨᱚᱱᱮᱫ ᱠᱚᱣᱟ ᱦᱳᱭ ᱡᱟᱦᱟᱸ ᱛᱤᱱᱟᱹᱢ ᱡᱟᱪᱟᱣᱟᱭ ᱨᱮᱦᱚᱸ ᱧᱩ ᱜᱮ ᱵᱟᱭ ᱧᱩᱭᱮᱜᱼᱟ ᱵᱷᱟᱹᱴᱤ ᱥᱩᱨ ᱛᱮ ᱯᱟᱨᱚᱢᱚᱜ ᱨᱮᱦᱚᱸ ᱧᱩᱧᱩ ᱡᱩᱫᱤᱢ ᱦᱚᱦᱚᱣᱟᱭᱟ ᱛᱚᱵᱮ ᱨᱟᱹᱜᱤᱜ ᱠᱟᱱᱟ ᱦᱟᱺᱰᱤ ᱯᱟᱹᱨᱣᱟᱹ ᱧᱩ ᱫᱚ ᱯᱩᱨᱟᱹ ᱯᱩᱨᱤ ᱵᱟᱹᱜᱤ ᱠᱮᱫᱼᱟ᱾ ᱩᱱᱟᱹᱜ ᱵᱩᱞᱩᱜ ᱦᱚᱲ ᱤᱧ ᱵᱟᱵᱟ ᱵᱮᱥ ᱛᱟᱭᱚᱢ ᱱᱚᱜᱼᱚᱭ ᱱᱤᱛᱚᱜ ᱫᱚ ᱱᱟᱦᱟᱜ ᱟᱡ ᱦᱚᱸ ᱦᱟᱺᱰᱤ ᱯᱟᱹᱨᱣᱟᱹ ᱧᱩᱭ ᱵᱟᱹᱜᱤ ᱟᱠᱟᱫᱼᱟ᱾ ᱵᱮᱥ ᱨᱮᱜᱮ ᱱᱟᱦᱟᱜ ᱢᱮᱱᱟᱜ ᱞᱮᱭᱟ᱾ ᱤᱠᱷᱟᱹᱱ ᱱᱤᱱᱟᱹᱝ ᱜᱮ ᱪᱤᱱᱛᱟᱹ ᱨᱮᱱᱟᱜ ᱠᱟᱛᱷᱟ ᱪᱤᱠᱟᱹᱛᱮ ᱱᱤᱥᱟᱹ ᱠᱷᱚᱱ ᱮ ᱥᱟᱦᱟ ᱮᱱᱟ? ᱟᱹᱞᱤᱧ ᱢᱟ ᱜᱚᱴᱟ ᱢᱟᱹᱱᱥᱤᱠ ᱵᱟᱲᱟ ᱠᱟᱛᱮ ᱨᱮᱦᱚᱸ ᱵᱩᱞ ᱜᱮ ᱵᱟᱹᱞᱤᱧ ᱵᱟᱹᱜᱤ ᱦᱚᱪᱚ ᱫᱟᱲᱮ ᱟᱫᱮ᱾ ᱚᱱᱟ ᱜᱮᱛᱚ ᱠᱟᱛᱷᱟ ᱢᱟ ᱪᱤᱠᱟᱹᱛᱮ ᱵᱮᱥᱮᱱᱟ ᱮᱢ ᱟᱨ ᱚᱱᱮ ᱦᱟᱺᱰᱤ ᱯᱟᱹᱨᱣᱟᱹ ᱠᱷᱚᱱᱮ ᱥᱟᱦᱟᱭᱮᱱᱟ ᱚᱱᱟ ᱠᱟᱛᱷᱟ ᱜᱮ ᱞᱟᱹᱭᱟᱹᱧ ᱯᱮ ᱠᱟᱹᱴᱤᱡ ᱪᱮᱫ ᱞᱮᱠᱟᱛᱮ ᱵᱮᱥᱮᱱᱟᱭ ᱚᱱᱟ ᱠᱟᱛᱷᱟ ᱫᱚ ᱟᱡ ᱜᱮ ᱵᱟᱰᱟᱭᱟᱭ ᱤᱧ ᱫᱚ ᱵᱟᱹᱧ ᱞᱟᱹᱭ ᱠᱮᱭᱟ ᱡᱟᱦᱳ ᱱᱮᱛᱟᱨ ᱫᱚᱭ ᱫᱷᱤᱨ ᱮᱱᱟ ᱢᱟᱨᱟᱝ ᱵᱩᱨᱩ ᱡᱟᱦᱮᱨ ᱜᱟᱲ ᱠᱟᱛᱷᱟ ᱜᱮ ᱵᱟᱹᱲᱛᱤ ᱢᱮᱱᱮᱜᱼᱟᱭ ᱱᱤᱱᱟᱹ ᱠᱩᱥᱤᱧ ᱵᱩᱡᱷᱟᱹᱣᱮᱜᱼᱟ ᱦᱟᱺᱰᱤ ᱯᱟᱹᱨᱣᱟᱹ ᱫᱚ ᱯᱩᱨᱟᱹ ᱵᱟᱹᱜᱤ ᱩᱛᱟᱹᱨ ᱟᱠᱟᱜᱼᱟ ᱛᱚᱵᱮ ᱚᱱᱟ ᱫᱚ ᱪᱮᱫ ᱨᱟᱱ ᱠᱟᱱᱟ ᱟᱨ ᱪᱮᱫ ᱠᱟᱛᱷᱟ ᱢᱮᱱᱟᱜᱼᱟ ᱟᱹᱞᱤᱧ ᱢᱟ ᱱᱚᱣᱟ ᱠᱟᱛᱷᱟ ᱢᱟ ᱪᱤᱞᱤ ᱦᱚᱸ ᱵᱟᱝᱠᱚ ᱞᱟᱹᱭ ᱫᱟᱲᱮᱭᱟᱞᱤᱧ ᱠᱟᱱᱟ ᱟᱡ ᱴᱷᱮᱱ ᱜᱤᱧ ᱥᱮᱱᱚᱜᱼᱟ ᱟᱡ ᱜᱤᱧ ᱠᱩᱞᱤᱭᱮᱭᱟ ᱛᱚᱵᱮ ᱚᱱᱟ ᱠᱟᱛᱷᱟ ᱫᱚ ᱴᱷᱟᱹᱣᱠᱟᱹᱜᱼᱟ ᱦᱮᱸ ᱟᱠᱩᱱᱩ ᱛᱮᱦᱮᱧ ᱫᱚ ᱟᱢ ᱫᱟᱫᱟ ᱫᱚ ᱚᱠᱟᱛᱮ ᱪᱟᱞᱟᱣ ᱠᱟᱱᱟ ᱟᱨ ᱚᱠᱟᱛᱮ ᱪᱟᱞᱟᱜᱼᱟ ᱦᱟᱱᱮ ᱜᱟᱰᱟ ᱯᱟᱨᱚᱢ ᱜᱷᱩᱴᱩ ᱴᱚᱞᱟ ᱠᱤᱱ ᱪᱟᱞᱟᱣ ᱠᱟᱱᱟ ᱩᱱᱤ ᱜᱚᱝᱠᱮ ᱥᱟᱞᱟᱜ ᱫᱷᱚᱨᱚᱢ ᱠᱟᱛᱷᱟ ᱠᱤᱱ ᱪᱟᱨᱪᱟᱭᱮᱜᱼᱟ ᱦᱳ ᱴᱷᱤᱠ ᱜᱮᱭᱟ ᱟᱡ ᱜᱮᱞᱤᱧ ᱯᱟᱱᱛᱮ ᱧᱟᱢ ᱞᱮᱜᱮ ᱟᱨ ᱯᱟᱱᱛᱮ ᱧᱟᱢ ᱠᱟᱛᱮ ᱞᱤᱧ ᱠᱩᱞᱤᱭᱮᱭᱟ ᱢᱟ ᱛᱚᱵᱮ ᱥᱮᱱᱚᱜ ᱠᱟᱱᱟᱞᱤᱧ ᱤᱱᱠᱟᱹ ᱜᱮ

ᱚᱠᱟ ᱵᱟᱹᱫᱽ ᱦᱟᱱᱮ ᱦᱟᱸᱰᱮ ᱚ ᱦᱳ ᱢᱟ ᱛᱚᱵᱮ ᱴᱷᱤᱠ ᱜᱮᱭᱟ

ᱤᱧ ᱢᱟ ᱵᱟᱹᱧ ᱵᱟᱲᱟᱭᱟ ᱵᱚᱸᱜᱟ ᱵᱩᱨᱩ ᱫᱮᱵᱟ ᱥᱮᱵᱟ ᱵᱟᱹᱧ ᱵᱟᱲᱟᱭᱟ ᱡᱚᱦᱟᱨ ᱱᱮᱦᱚᱨ ᱟᱨ ᱪᱤᱠᱟᱹ ᱛᱮᱫᱚᱧ ᱧᱟᱢᱮᱭᱟ ᱢᱟᱨᱟᱝ ᱵᱩᱨᱩ ᱡᱟᱦᱮᱨ ᱟᱭᱳ ᱢᱚᱬᱮ ᱠᱚ ᱛᱩᱨᱩᱭ ᱠᱚ ᱢᱟᱨᱟᱝ ᱵᱩᱨᱩ ᱠᱟᱛᱷᱟ ᱫᱚ ᱟᱹᱰᱤ ᱦᱟᱦᱟᱲᱟ ᱜᱮᱭᱟ ᱢᱟᱨᱟᱝ ᱵᱩᱨᱩ ᱫᱟᱲᱮ ᱫᱚ ᱟᱹᱰᱤ ᱟᱭᱢᱟ ᱜᱮᱭᱟ ᱠᱷᱟᱹᱞᱤ ᱱᱟᱥᱮ ᱠᱟᱛᱷᱟ ᱛᱮ ᱥᱮ ᱱᱟᱥᱮ ᱢᱚᱱᱮ ᱛᱮᱫᱚ ᱵᱟᱭ ᱜᱟᱱᱚᱜᱼᱟ ᱢᱟᱨᱟᱝ ᱵᱩᱨᱩ ᱨᱮᱢ ᱛᱤᱨᱞᱟᱹ ᱞᱮᱱ ᱮᱱᱟ ᱢᱟᱨᱟᱝ ᱵᱩᱨᱩ ᱥᱟᱞᱟᱜ ᱧᱮᱯᱮᱞ ᱦᱩᱭ ᱫᱟᱲᱮᱭᱟᱜᱼᱟ ᱟᱨ ᱚᱱᱛᱚᱨ ᱢᱚᱱᱮ ᱛᱮᱢ ᱨᱚᱯᱚᱲ ᱫᱟᱲᱮᱭᱟᱜᱼᱟ ᱚᱸᱰᱮ ᱠᱷᱚᱱ ᱜᱮ ᱫᱷᱚᱨᱚᱢ ᱨᱮᱱᱟᱜ ᱜᱮᱭᱟᱱ ᱫᱚᱢ ᱧᱟᱢ ᱫᱟᱲᱮᱭᱟᱜᱼᱟ ᱫᱷᱚᱨᱚᱢ ᱨᱮᱱᱟᱜ ᱜᱮᱭᱟᱱ ᱢᱟᱨᱟᱝ ᱵᱩᱨᱩ ᱨᱮ ᱦᱤᱨᱞᱟᱹ ᱦᱩᱭᱤᱧᱟ ᱵᱮᱥ ᱠᱟᱛᱷᱟ ᱜᱮ ᱱᱤᱛ ᱢᱟ ᱱᱚᱣᱟ ᱠᱟᱛᱷᱟ ᱢᱟ ᱵᱟᱝ ᱯᱷᱚᱴᱮᱞ ᱪᱟᱵᱟᱜ ᱟᱨ ᱢᱤᱫ ᱫᱤᱱ ᱟᱹᱠᱤᱞᱟᱱ ᱦᱚᱲ ᱠᱚ ᱥᱟᱶ ᱞᱟᱝ ᱨᱚᱯᱚᱲᱟ ᱡᱟᱦᱟᱸᱭ ᱟᱵᱚᱨᱤᱱ ᱵᱚᱸᱜᱟ ᱨᱮ ᱢᱟᱢᱟᱱᱟᱣ ᱢᱮᱱᱟᱜ ᱛᱟᱠᱚᱣᱟ ᱩᱱᱠᱩ ᱥᱟᱞᱟᱜ ᱞᱟᱝ ᱨᱚᱯᱚᱲᱟ ᱟᱨ ᱫᱷᱚᱨᱚᱢ ᱨᱮᱱᱟᱜ

ᱟᱹᱵᱤᱱ ᱯᱟᱱᱛᱮ ᱯᱟᱱᱛᱮ ᱛᱮᱜᱮ ᱞᱤᱧ ᱦᱮᱡ ᱟᱠᱟᱱᱟ ᱚᱦᱚ ᱫᱮᱞᱟ ᱫᱮᱞᱟ ᱛᱚᱵᱮ ᱱᱚᱛᱮ ᱜᱮ ᱦᱤᱡᱩᱜ ᱵᱤᱱ ᱦᱳᱭ ᱱᱚᱛᱮ ᱨᱮᱜᱮ ᱫᱩᱲᱩᱵ ᱵᱤᱱ ᱢᱟᱥᱮ ᱟᱫᱚ ᱪᱮᱫ ᱠᱟᱛᱷᱟ ᱠᱟᱛᱷᱟ ᱫᱚ ᱢᱟᱥᱮ ᱞᱟᱹᱭ ᱵᱤᱱ ᱟᱹᱵᱤᱱ ᱪᱤᱠᱟᱹᱛᱮ ᱱᱤᱥᱟᱹ ᱵᱤᱱ ᱵᱟᱹᱜᱤ ᱠᱮᱜᱼᱟ ᱚᱦᱚ ᱱᱚᱣᱟ ᱠᱟᱛᱷᱟ ᱚᱱᱟ ᱫᱚ ᱤᱧᱟᱹᱜ ᱢᱚᱱᱮ ᱜᱮ ᱢᱚᱱᱮ ᱦᱳᱭ ᱤᱧᱟᱹᱜ ᱢᱚᱱᱮ ᱤᱧᱟᱹᱜ ᱢᱚᱱᱮᱧ ᱟᱠᱚᱴ ᱠᱮᱫᱮᱭᱟ ᱢᱚᱱᱮᱧ ᱛᱚᱞ ᱫᱚᱦᱚ ᱠᱮᱫᱟ ᱢᱮᱱᱠᱷᱟᱱ ᱢᱚᱱᱮ ᱛᱚᱞ ᱫᱚᱦᱚ ᱫᱚ ᱩᱱᱟᱹᱜ ᱥᱚᱦᱚᱡᱽ ᱠᱟᱛᱷᱟ ᱫᱚ ᱵᱟᱝ ᱠᱟᱱᱟ ᱢᱟᱨᱟᱝ ᱵᱩᱨᱩ ᱨᱮ ᱢᱟᱢᱟᱱᱟᱣᱤᱧ ᱫᱚᱦᱚ ᱠᱮᱫᱼᱟ ᱢᱟᱨᱟᱝ ᱵᱩᱨᱩ ᱨᱮ ᱢᱟᱢᱟᱱᱟᱣ ᱠᱟᱛᱮ ᱢᱟᱨᱟᱝ ᱵᱩᱨᱩᱣᱟᱜ ᱛᱷᱩᱢᱤᱧ ᱧᱟᱢ ᱠᱮᱫᱼᱟ ᱟᱨ ᱫᱤᱱᱟᱹᱢ ᱡᱤᱣᱤ ᱨᱮᱜᱮ ᱛᱚ ᱢᱟᱨᱟᱝ ᱵᱩᱨᱩ ᱡᱟᱦᱮᱨ ᱟᱭᱳ ᱢᱚᱬᱮ ᱠᱚ ᱛᱩᱨᱩᱭ ᱠᱚᱨᱮ ᱤᱧᱟᱹᱜ ᱢᱚᱱᱮ ᱛᱟᱦᱮᱸᱭᱮᱱᱟ ᱟᱨ ᱚᱱᱟ ᱛᱮᱜᱮ ᱛᱚ ᱦᱟᱺᱰᱤ ᱯᱟᱹᱨᱣᱟᱹ ᱟᱹᱛᱷᱟᱹᱲᱤ ᱧᱩ ᱫᱚ ᱮᱠᱫᱚᱢᱤᱧ ᱵᱟᱹᱜᱤ ᱠᱮᱜᱼᱟ ᱧᱩ ᱜᱮ ᱵᱟᱝ ᱧᱩ ᱥᱟᱱᱟ ᱞᱤᱫᱤᱧᱟ ᱢᱟᱨᱟᱝ ᱵᱩᱨᱩ ᱨᱮ ᱢᱟᱢᱟᱱᱟᱣ ᱛᱟᱦᱮᱸ ᱞᱮᱱᱠᱷᱟᱱ ᱥᱮ ᱵᱷᱚᱠᱛᱤ ᱛᱟᱦᱮᱸ ᱞᱮᱱᱠᱷᱟᱱ ᱢᱤᱫ ᱦᱚᱲ ᱟᱹᱰᱤ ᱞᱚᱜᱚᱱ ᱥᱩᱥᱟᱹᱨ ᱰᱟᱦᱟᱨ ᱛᱮ ᱛᱟᱲᱟᱢᱟᱭ ᱦᱳᱭ ᱦᱳᱭ ᱚᱱᱟᱛᱮ ᱯᱳᱭᱞᱳ ᱫᱚ ᱡᱟᱦᱮᱨ ᱜᱟᱲ ᱪᱟᱞᱟᱣ ᱦᱩᱭᱩᱜᱼᱟ ᱱᱟᱭᱠᱮ ᱥᱟᱶ ᱪᱟᱞᱟᱣ ᱞᱮᱱ ᱱᱟᱜᱮ ᱚᱸᱰᱮ ᱫᱚ ᱱᱟᱜ ᱡᱚᱛᱚᱣᱟᱜ ᱫᱤᱥᱟᱹ ᱫᱚ ᱧᱟᱢᱚᱜᱼᱟ ᱡᱟᱦᱮᱨ ᱜᱟᱲ ᱦᱚᱸ ᱡᱟᱦᱮᱨ ᱜᱟᱲ ᱡᱟᱦᱮᱨ ᱜᱟᱲ ᱨᱮ ᱱᱤᱦᱟᱹᱛᱤᱢ ᱵᱮᱥᱚᱜ ᱜᱮᱭᱟ ᱥᱮᱫᱟᱭ ᱫᱚ ᱡᱟᱦᱮᱨ ᱵᱚᱸᱜᱟ ᱴᱷᱮᱱ ᱦᱤᱨᱞᱟᱹ ᱠᱟᱛᱮ ᱨᱩᱣᱟᱹᱜ ᱨᱟᱵᱟᱝ ᱨᱳᱜᱽ ᱵᱤᱦᱤᱱ ᱡᱚᱛᱚᱣᱟᱜ ᱪᱟᱵᱟᱜ ᱠᱟᱱ ᱛᱟᱦᱮᱸᱫ ᱡᱟᱦᱮᱨ ᱵᱚᱸᱜᱟ ᱨᱮ ᱟᱹᱰᱤ ᱡᱳᱨ ᱯᱟᱹᱛᱭᱟᱹᱣ ᱛᱟᱦᱮᱸ ᱠᱟᱱ ᱛᱟᱦᱮᱸᱫ ᱛᱟᱭᱚᱢ ᱵᱤᱫᱟᱹᱞ ᱚᱡᱷᱟ ᱥᱚᱠᱷᱟ ᱥᱟᱵ ᱛᱟᱭᱚᱢ ᱡᱟᱦᱮᱨ ᱜᱟᱲ ᱜᱮ ᱵᱟᱵᱚᱱ ᱥᱮᱱ ᱞᱮᱱ ᱵᱟᱦᱟ ᱢᱟᱜ ᱢᱚᱬᱮ ᱵᱚᱸᱜᱟ ᱵᱮᱜᱚᱨ ᱡᱟᱦᱮᱨ ᱜᱟᱲ ᱜᱮ ᱵᱟᱵᱚᱱ ᱥᱮᱱ ᱞᱮᱱ ᱡᱟᱦᱮᱨ ᱜᱟᱲ ᱜᱮ ᱟᱵᱚᱣᱟᱜ ᱫᱚ ᱟᱹᱰᱤ ᱢᱟᱨᱟᱝ ᱫᱟᱲᱮ ᱢᱮᱱᱟᱜᱼᱟ ᱡᱟᱦᱮᱨ ᱜᱟᱲ ᱨᱮ ᱡᱚᱛᱚᱣᱟᱜ ᱠᱟᱹᱢᱤ ᱜᱮ ᱥᱟᱹᱜᱩᱱᱚᱜᱼᱟ ᱢᱮᱱᱠᱷᱟᱱ ᱢᱟᱹᱡᱷᱤ ᱱᱟᱭᱠᱮ ᱮᱴᱟᱜ ᱫᱤᱱ ᱨᱮ ᱡᱟᱦᱮᱨ ᱜᱟᱲ ᱥᱮᱱᱚᱜ ᱜᱮ ᱵᱟᱹᱧ ᱧᱮᱞᱮᱫ ᱠᱚᱣᱟ ᱚᱱᱟ ᱛᱮᱜᱮ ᱛᱚ ᱤᱧ ᱢᱟ ᱵᱷᱚᱨᱥᱟ ᱜᱮ ᱵᱟᱹᱧ ᱵᱩᱡᱷᱟᱹᱣᱮᱫ ᱴᱷᱤᱠ ᱠᱟᱛᱷᱟ ᱚᱱᱟ ᱜᱮ ᱛᱟᱵᱚᱱ ᱟᱱᱟᱴ ᱫᱚ ᱟᱵᱚ ᱨᱤᱱ ᱵᱚᱸᱜᱟ ᱥᱟᱞᱟᱜ ᱥᱟᱹᱜᱩᱱ ᱥᱟᱹᱜᱟᱹᱭ ᱛᱟᱦᱮᱸ ᱞᱮᱱ ᱠᱷᱟᱱ ᱱᱤᱦᱟᱹᱛᱤ ᱵᱚᱸᱜᱟ ᱫᱚᱠᱚ ᱟᱸᱡᱚᱢᱟ᱾ ᱱᱟᱭᱠᱮ ᱵᱟᱵᱟ ᱦᱚᱸ ᱫᱤᱱᱟᱹᱢ ᱜᱮ ᱱᱤᱨᱚᱲ ᱱᱤᱨᱵᱟᱨ ᱨᱮ ᱛᱟᱦᱮᱸ ᱦᱩᱭ ᱟᱭᱟ᱾ ᱩᱢ ᱡᱚᱢ ᱨᱮᱱᱟᱜ ᱦᱚᱸ ᱵᱟᱨᱚᱱ ᱛᱟᱦᱮᱸ ᱦᱩᱭ ᱟᱭᱟ᱾ ᱵᱚᱸᱜᱟ ᱵᱩᱨᱩ ᱨᱮ ᱢᱚᱱᱮ ᱫᱚ ᱟᱹᱰᱤ ᱛᱮᱫ ᱜᱮ ᱛᱟᱦᱮᱸᱱ ᱫᱚᱨᱠᱟᱨ ᱛᱚᱵᱮᱭᱮᱱᱟ ᱧᱮᱯᱮᱞᱟᱭ ᱨᱚᱯᱚᱲᱟᱭ᱾ ᱟᱨ ᱡᱟᱦᱟᱸᱭ ᱦᱚᱲ ᱵᱤᱯᱚᱫ ᱟᱯᱚᱫ ᱨᱮ ᱧᱩᱨ ᱞᱮᱱ ᱠᱷᱟᱱ ᱜᱮ ᱵᱚᱸᱜᱟ ᱵᱩᱨᱩ ᱴᱷᱮᱱ ᱥᱩᱱᱩᱢ ᱥᱤᱸᱫᱩᱨ ᱨᱮ ᱟᱬᱜᱚ ᱞᱮᱠᱷᱟᱱ ᱜᱮ ᱜᱟᱱᱚᱜᱼᱟ ᱚᱱᱟᱛᱮ ᱱᱟᱭᱠᱮ ᱵᱟᱵᱟ ᱥᱟᱶ ᱜᱮ ᱡᱟᱦᱮᱨ ᱛᱷᱟᱱ ᱛᱮ ᱥᱮᱱᱚᱜ ᱢᱮ ᱟᱨ ᱚᱸᱰᱮ ᱨᱚᱲ ᱦᱚᱴᱚ ᱠᱟᱜ ᱢᱮ ᱱᱤᱦᱟᱹᱛᱤ ᱜᱮ ᱠᱟᱹᱢᱤ ᱫᱚ ᱜᱟᱱᱚᱜ ᱛᱟᱢᱟ ᱴᱷᱤᱠ ᱜᱮᱭᱟ ᱜᱚᱢᱠᱮ ᱢᱟ ᱛᱚᱵᱮ ᱤᱧ ᱚᱠᱟ ᱠᱩᱠᱞᱤᱧ ᱫᱚᱦᱚ ᱞᱮᱫᱼᱟ ᱚᱱᱟ ᱢᱟᱹᱧ ᱧᱟᱢ ᱠᱮᱜᱼᱟ᱾ ᱤᱧ ᱚᱠᱚᱭ ᱦᱤᱨᱞᱟᱹ ᱨᱤᱧ ᱱᱟᱯᱟᱭᱚᱜᱼᱟ ᱚᱱᱟ ᱢᱟᱹᱧ ᱵᱟᱰᱟᱭ ᱧᱟᱢ ᱠᱮᱜᱼᱟ᱾ ᱟᱹᱠᱤᱞ ᱢᱮᱫ ᱵᱩᱥᱟᱹᱲ ᱮᱱᱟ᱾ ᱢᱟ ᱛᱚᱵᱮ᱾ ᱡᱚᱦᱟᱨ ᱜᱮ᱾ ᱡᱚᱦᱟᱨ ᱜᱮ᱾